ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱞᱮᱫ ᱟᱢ ᱜᱮᱢ ᱧᱮᱞᱮᱫ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱧᱮᱞ ᱟᱢ ᱜᱮ ᱧᱮᱞ ᱢᱮ ᱛᱚ ᱜᱟᱛᱮ ᱠᱚ ᱱᱚᱣᱟ ᱫᱚ ᱛᱟᱦᱮᱸ ᱠᱟᱱᱟ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱᱟᱜ ᱥᱚᱱᱫᱮᱥ ᱱᱚᱣᱟ ᱥᱚᱱᱫᱮᱥ ᱤᱫᱤ ᱠᱟᱛᱮ ᱜᱮ ᱟᱵᱚ ᱟᱜᱟᱢ ᱰᱟᱦᱟᱨ ᱵᱚ ᱛᱟᱲᱟᱢᱟ ᱛᱚ ᱟᱵᱚ ᱱᱤᱡᱮ ᱛᱮᱜᱮ ᱵᱚ ᱵᱷᱟᱹᱵᱤᱭᱟ ᱟᱵᱚ ᱛᱤᱱ ᱵᱷᱳᱨ ᱟᱵᱚ ᱱᱤᱡᱮ ᱵᱟᱵᱚ ᱪᱤᱱᱛᱟᱹ ᱟᱠᱟᱫᱼᱟ ᱟᱵᱚ ᱵᱟᱵᱚ ᱵᱷᱟᱹᱵᱤ ᱟᱠᱟᱫᱼᱟ ᱡᱮ ᱱᱚᱣᱟ ᱟᱞᱮᱭᱟᱜ ᱚᱞ ᱨᱚᱲ ᱡᱟᱹᱛᱤ ᱫᱷᱚᱨᱚᱢ ᱫᱚ ᱟᱞᱮᱭᱟᱜ ᱠᱟᱱᱟ ᱤᱧᱟᱹᱜ ᱠᱟᱱᱟ ᱛᱚ ᱱᱚᱣᱟ ᱡᱟᱹᱛᱤ ᱫᱷᱚᱨᱚᱢ ᱚᱞ ᱨᱚᱲ ᱚᱱᱟ ᱠᱚ ᱵᱟᱧᱪᱟᱣ ᱫᱚᱦᱚ ᱞᱟᱹᱜᱤᱫ ᱠᱷᱟᱱ ᱫᱚ ᱟᱵᱚ ᱡᱚᱛᱚ ᱦᱚᱲ ᱱᱤᱡᱮ ᱛᱮᱜᱮ ᱵᱚ ᱪᱮᱥᱴᱟᱭᱟ ᱟᱨ ᱱᱚᱣᱟ ᱵᱚ ᱵᱟᱧᱪᱟᱣ ᱫᱚᱦᱚᱭᱟ ᱢᱟ ᱛᱚᱵᱮ ᱥᱟᱱᱟᱢ ᱠᱚᱜᱮ ᱡᱚᱦᱟᱨ ᱟᱨ ᱢᱤᱫᱴᱤᱡ ᱱᱟᱣᱟ ᱵᱷᱤᱰᱤᱭᱳ ᱨᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱮᱦᱮᱧ ᱫᱚ ᱱᱟᱣᱟ ᱵᱷᱤᱰᱤᱭᱳ ᱨᱮᱫᱚ ᱱᱚᱝᱠᱟ ᱪᱮᱫ ᱦᱚᱸ ᱵᱟᱹᱧ ᱟᱹᱜᱩᱭᱮᱫᱼᱟ ᱛᱚ ᱟᱨ ᱢᱤᱫᱴᱤᱡ ᱱᱮᱠᱥᱴ ᱵᱷᱤᱰᱤᱭᱳ ᱨᱮ ᱱᱟᱦᱟᱜ ᱤᱧ ᱟᱹᱜᱩᱭᱟ ᱛᱮᱦᱮᱧ ᱫᱚ ᱱᱤᱱᱟᱹᱜ ᱤᱧ ᱞᱟᱹᱭᱟ ᱡᱮ ᱟᱞᱮ ᱛᱮᱦᱮᱧ ᱚᱲᱟᱜ ᱨᱮᱭᱟᱜ ᱢᱤᱫᱴᱤᱡ ᱟᱹᱰᱤ ᱢᱟᱨᱟᱝ ᱨᱟᱹᱥᱠᱟᱹ ᱨᱮᱭᱟᱜ ᱫᱤᱱ ᱠᱟᱱᱟ ᱱᱚᱣᱟ ᱨᱟᱹᱥᱠᱟᱹ ᱨᱮᱭᱟᱜ ᱫᱤᱱ ᱫᱚ ᱪᱮᱫ ᱠᱟᱱᱟ ᱚᱱᱟ ᱵᱟᱲᱟᱭ ᱞᱟᱹᱜᱤᱫ ᱛᱮᱠᱷᱟᱱ ᱫᱚ ᱟᱨ ᱢᱤᱫᱴᱤᱡ ᱵᱷᱤᱰᱤᱭᱳ ᱨᱮ ᱱᱟᱦᱟᱜ ᱯᱮ ᱧᱮᱞ ᱞᱮᱠᱷᱟᱱ ᱯᱮ ᱵᱟᱲᱟᱭ ᱫᱟᱲᱮᱭᱟᱜᱼᱟ ᱟᱨ ᱱᱚᱣᱟ ᱡᱩᱫᱤ ᱵᱷᱤᱰᱤᱭᱳ ᱯᱮ ᱠᱩᱥᱤᱭᱟᱜ ᱠᱟᱱ ᱛᱤᱧᱟ ᱛᱚᱵᱮ ᱱᱚᱣᱟ ᱵᱷᱤᱰᱤᱭᱳ ᱞᱟᱭᱤᱠ ᱠᱟᱜ ᱛᱤᱧ ᱯᱮ ᱟᱨ ᱥᱮᱭᱟᱨ ᱛᱤᱧ ᱯᱮ ᱡᱟᱦᱟᱸ ᱯᱷᱚᱲᱚ ᱨᱮᱠᱤ ᱟᱵᱚᱨᱤᱱ ᱡᱟᱹᱛᱠᱤ ᱦᱚᱲ ᱦᱮᱱᱟᱜ ᱠᱚᱣᱟ ᱫᱤᱥᱚᱢ ᱨᱮ ᱡᱷᱚᱛᱚ ᱦᱚᱲ ᱴᱷᱮᱱ ᱱᱚᱣᱟ ᱵᱷᱤᱰᱤᱭᱳ ᱥᱮᱴᱮᱨᱚᱜ ᱛᱤᱧ ᱢᱟ ᱢᱮᱱᱛᱮ ᱤᱧᱟᱹᱜ ᱟᱥᱟ ᱟᱨ ᱚᱠᱚᱭ ᱠᱚ ᱡᱩᱫᱤ ᱵᱟᱯᱮ ᱠᱩᱥᱤᱭᱟᱜ ᱠᱟᱱᱟ ᱠᱤ ᱚᱠᱟ ᱠᱚᱨᱮ ᱤᱧᱟᱹᱜ ᱵᱷᱩᱞ ᱵᱷᱟᱴᱠᱟ ᱜᱟᱹᱞᱛᱤ ᱛᱟᱦᱮᱱ ᱠᱟᱱ ᱛᱤᱧᱟᱹ ᱛᱚ ᱚᱱᱟ ᱠᱚ ᱠᱚᱢᱮᱱᱴ ᱢᱟᱫᱽᱫᱷᱚᱢ ᱛᱮ ᱡᱚᱲᱟᱣᱤᱧ ᱛᱟᱵᱚᱱ ᱯᱮ ᱟᱨ ᱚᱱᱟ ᱠᱚ ᱤᱧ ᱥᱩᱫᱷᱨᱟᱹᱣ ᱞᱟᱹᱜᱤᱫ ᱛᱤᱧ ᱪᱮᱥᱴᱟᱭᱟ ᱟᱨ ᱚᱱᱠᱟ ᱢᱟ ᱢᱮᱱ ᱞᱮᱠᱷᱟᱱ ᱟᱵᱚ ᱡᱟᱹᱛᱤ ᱫᱷᱚᱨᱚᱢ ᱚᱞ ᱨᱚᱲ ᱚᱱᱟ ᱠᱚᱢᱟ ᱟᱵᱚ ᱢᱟᱱᱮ ᱩᱰᱤᱭᱟ ᱨᱮᱭᱟᱜ ᱦᱚᱸᱵᱚ ᱢᱮᱥᱟᱭᱮᱫᱼᱟ ᱤᱝᱞᱤᱥ ᱛᱮᱦᱚᱸ ᱵᱚ ᱢᱮᱥᱟᱭᱮᱫᱼᱟ ᱦᱤᱱᱫᱤ ᱛᱮᱦᱚᱸ ᱵᱚ ᱢᱮᱥᱟᱭᱮᱫᱼᱟ ᱛᱚ ᱟᱵᱚ ᱚᱱᱟ ᱠᱚ ᱢᱮᱥᱟ ᱥᱟᱶᱛᱮ ᱟᱵᱚᱣᱟᱜ ᱚᱞ ᱨᱚᱲ ᱦᱚᱸ ᱵᱟᱧᱪᱟᱣ ᱫᱚᱦᱚ ᱞᱟᱹᱜᱤᱫ ᱵᱚ ᱪᱮᱥᱴᱟᱭᱟ ᱟᱨ ᱱᱚᱣᱟ ᱜᱮ ᱤᱧᱟᱹᱜ ᱥᱚᱱᱫᱮᱥ ᱛᱟᱦᱮᱸ ᱠᱟᱱᱟ ᱟᱨ ᱡᱩᱫᱤ ᱯᱮ ᱠᱩᱥᱤᱭᱟᱜ ᱠᱟᱱᱟ ᱛᱚ ᱚᱱᱮ ᱚᱱᱠᱟᱧ ᱞᱟᱹᱭᱟᱫ ᱯᱮᱭᱟ ᱡᱮ ᱞᱟᱭᱤᱠ ᱟᱜ ᱛᱤᱧ ᱯᱮ ᱟᱨ ᱩᱱᱟᱹᱜ ᱢᱟᱛᱨᱟ ᱨᱮ ᱥᱮᱭᱟᱨ ᱯᱮ ᱡᱟᱦᱟᱸ ᱯᱷᱚᱲᱚ ᱨᱮᱠᱤ ᱟᱵᱚ ᱫᱤᱥᱚᱢ ᱨᱮ ᱡᱮᱛᱠᱤ ᱦᱚᱲ ᱦᱮᱱᱟᱜ ᱠᱚᱣᱟ ᱡᱚᱛᱚ ᱦᱚᱲ ᱠᱚ ᱵᱟᱲᱟᱭ ᱫᱟᱲᱮᱭᱟᱜᱼᱟ ᱟᱨ ᱟᱵᱚ ᱡᱩᱫᱤ ᱵᱟᱵᱚ ᱪᱮᱥᱴᱟᱭᱟ ᱛᱚᱵᱮ ᱟᱵᱚᱣᱟᱜ ᱪᱮᱥᱴᱟ ᱵᱤᱱᱟ ᱟᱵᱚᱣᱟᱜ ᱪᱮᱥᱴᱟ ᱵᱟᱝᱠᱷᱟᱱ ᱫᱚ ᱪᱮᱫ ᱦᱚᱸ ᱥᱚᱢᱵᱷᱚᱵ ᱵᱟᱝᱟ ᱟᱨ ᱟᱵᱚ ᱡᱟᱦᱟᱸ ᱚᱥᱴᱚᱢ ᱚᱱᱩᱪᱷᱮᱫ ᱨᱮ ᱟᱵᱚᱣᱟᱜ ᱱᱚᱣᱟ ᱚᱞᱪᱤᱠᱤ ᱚᱱᱩᱢᱚᱛᱤ ᱮᱢ ᱠᱮᱜᱼᱟᱭ ᱵᱷᱟᱨᱚᱛ ᱥᱚᱨᱠᱟᱨ ᱚᱱᱩᱢᱚᱛᱤ ᱮᱢ ᱠᱮᱜᱼᱟᱭ ᱫᱩ ᱦᱟᱡᱟᱨ ᱛᱤᱱ ᱥᱟᱞ ᱨᱮ ᱫᱩ ᱦᱟᱡᱟᱨ ᱛᱤᱱ ᱥᱟᱞ ᱨᱮ ᱡᱮ ᱚᱱᱩᱢᱚᱛᱤ ᱮᱢ ᱠᱮᱜᱼᱟᱭ ᱵᱟᱭᱤᱥ ᱰᱤᱥᱮᱢᱵᱚᱨ ᱫᱩ ᱦᱟᱡᱟᱨ ᱛᱤᱱ ᱥᱟᱞ ᱨᱮ ᱚᱱᱟ ᱟᱵᱚ ᱟᱵᱚᱣᱟᱜ ᱦᱚᱠ ᱢᱟᱲᱟᱝ ᱠᱷᱚᱱ ᱠᱚ ᱞᱟᱹᱲᱦᱟᱹᱭ ᱞᱮᱜᱼᱟ ᱢᱮᱱᱛᱮ ᱟᱵᱚ ᱱᱚᱣᱟ ᱦᱚᱠ ᱵᱚ ᱧᱟᱢ ᱫᱟᱲᱮ ᱟᱠᱟᱫᱼᱟ ᱛᱚᱵᱮ ᱡᱟᱹᱥᱛᱤ ᱠᱤᱪᱷᱩ ᱪᱮᱫ ᱦᱚᱸ ᱵᱟᱹᱧ ᱞᱟᱹᱭᱟ ᱟᱨ ᱡᱩᱫᱤ ᱚᱠᱟ ᱠᱚᱨᱮ ᱵᱷᱩᱞ ᱛᱟᱦᱮᱱ ᱠᱟᱱ ᱛᱤᱧᱟ ᱠᱚᱢᱮᱱᱴ ᱛᱮ ᱵᱟᱲᱟᱭ ᱦᱚᱪᱚᱧ ᱯᱮ ᱢᱟ ᱛᱚᱵᱮ ᱠᱷᱟᱱ ᱫᱚ ᱱᱚᱣᱟ ᱵᱷᱤᱰᱤᱭᱳ ᱨᱮᱫᱚ ᱱᱤᱱᱟᱹᱜ ᱜᱮ ᱡᱚᱦᱟᱨ ᱜᱮ